ᱥᱟᱱᱛᱷᱟᱞᱤ ᱡᱟᱭᱡᱩᱜᱽ ᱡᱤᱣᱟᱹᱫ ᱛᱟᱦᱮᱱ ᱞᱟᱹᱜᱤᱫ ᱫᱚ ᱮᱠᱢᱟᱛᱨ ᱡᱷᱟᱨᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱵᱮᱱᱟᱣ ᱛᱮᱜᱮ ᱦᱩᱭᱩᱜᱼᱟ ᱛᱚᱵᱮ ᱜᱮ ᱱᱚᱣᱟ ᱥᱟᱱᱛᱷᱟᱞᱤ ᱵᱷᱟᱥᱟ ᱫᱚ ᱡᱟᱭᱡᱩᱜᱽ ᱡᱤᱣᱟᱹᱫ ᱛᱟᱦᱮᱱᱟ ᱠᱳᱭ ᱵᱷᱤ ᱵᱷᱟᱥᱟ ᱢᱤᱫᱴᱟᱝ ᱥᱴᱮᱴ ᱨᱮ ᱨᱟᱡᱽ ᱯᱟᱹᱨᱥᱤ ᱵᱮᱱᱟᱜᱼᱟ ᱛᱚᱵᱮ ᱜᱮ ᱚᱱᱟ ᱵᱷᱟᱥᱟ ᱫᱚ ᱡᱤᱣᱮᱫ ᱛᱟᱦᱮᱱᱟ ᱫᱩᱞᱟᱹᱲᱤᱭᱟᱹ ᱵᱚᱭᱦᱟ ᱢᱤᱥᱨᱟ ᱠᱚ ᱱᱚᱣᱟ ᱵᱷᱤᱰᱤᱭᱳ ᱨᱮ ᱡᱚᱛᱚ ᱠᱚᱧ ᱥᱟᱹᱜᱩᱱ ᱫᱟᱨᱟᱢᱮᱫ ᱯᱮᱭᱟ ᱱᱚᱣᱟ ᱵᱷᱤᱰᱤᱭᱳ ᱨᱮ ᱛᱮᱦᱮᱧ ᱵᱚᱱ ᱪᱟᱨᱪᱟᱭᱟ ᱡᱷᱟᱲᱠᱷᱚᱸᱰ ᱯᱚᱱᱚᱛ ᱨᱮ ᱥᱟᱱᱛᱷᱟᱞᱤ ᱨᱟᱡᱽ ᱵᱷᱟᱥᱟ ᱡᱷᱟᱲᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱚᱠᱟ ᱞᱮᱠᱟ ᱛᱮᱵᱚᱱ ᱵᱮᱱᱟᱣ ᱦᱚᱪᱚᱭᱟ ᱚᱱᱟ ᱨᱮᱭᱟᱜ ᱫᱮᱞᱟ ᱵᱚᱱ ᱪᱟᱨᱪᱟᱭᱟ ᱡᱷᱟᱲᱠᱷᱚᱸᱰ ᱫᱚ ᱯᱚᱱᱫᱽᱨᱚ ᱱᱚᱵᱷᱮᱢᱵᱚᱨ ᱫᱩ ᱦᱟᱡᱟᱨ ᱤᱥᱣᱤ ᱨᱮ ᱟᱞᱟᱜᱽ ᱟᱠᱟᱱᱟ ᱵᱤᱨᱥᱟ ᱢᱩᱱᱰᱟᱣᱟᱜ ᱡᱚᱱᱚᱢ ᱫᱤᱵᱚᱥ ᱢᱚᱣᱠᱟ ᱨᱮ ᱱᱚᱣᱟ ᱵᱷᱟᱨᱚᱛ ᱫᱤᱥᱚᱢ ᱨᱮ ᱟᱫᱷᱤᱠᱟᱝᱥ ᱨᱟᱡᱽ ᱫᱚ ᱵᱷᱟᱥᱟ ᱟᱫᱷᱟᱨ ᱛᱮᱜᱮ ᱵᱮᱱᱟᱣ ᱟᱠᱟᱱᱟ ᱚᱱᱠᱟ ᱜᱮ ᱡᱷᱟᱲᱠᱷᱚᱸᱰ ᱦᱚᱸ ᱟᱹᱫᱤᱵᱟᱹᱥᱤ ᱵᱟᱹᱦᱩᱞ ᱨᱟᱡᱽ ᱠᱚ ᱢᱮᱛᱟᱜᱼᱟ ᱟᱨ ᱟᱹᱫᱤᱵᱟᱹᱥᱤ ᱵᱟᱹᱦᱩᱞ ᱢᱩᱫᱽ ᱨᱮ ᱥᱟᱱᱛᱷᱟᱞ ᱟᱹᱫᱤᱵᱟᱹᱥᱤ ᱫᱚ ᱟᱭᱢᱟ ᱢᱮᱱᱟᱜ ᱵᱚᱱᱟ ᱡᱷᱟᱨᱠᱷᱚᱸᱰ ᱨᱮ ᱟᱨ ᱥᱟᱱᱛᱷᱟᱞᱤ ᱵᱷᱟᱥᱟ ᱫᱚ ᱵᱷᱟᱨᱚᱛ ᱨᱮᱭᱟᱜ ᱥᱚᱝᱵᱤᱫᱷᱟᱱ ᱨᱮᱦᱚᱸ ᱢᱟᱱᱱᱚᱛᱟᱭ ᱧᱟᱢ ᱟᱠᱟᱫᱼᱟ ᱚᱱᱟ ᱤᱭᱟᱹᱛᱮ ᱥᱟᱱᱛᱷᱟᱞᱤ ᱨᱟᱡᱽ ᱵᱷᱟᱥᱟ ᱡᱷᱟᱨᱠᱷᱚᱸᱰ ᱨᱮ ᱵᱮᱱᱟᱣ ᱨᱮᱭᱟᱜ ᱡᱚᱛᱚ ᱠᱨᱮᱴᱮᱨᱤᱭᱟᱭ ᱯᱩᱨᱟᱹᱣᱮᱫ ᱠᱟᱱ ᱜᱮᱭᱟ ᱢᱮᱱᱠᱷᱟᱱ ᱱᱚᱸᱰᱮᱱ ᱠᱚ ᱡᱮ ᱟᱹᱫᱤᱵᱟᱹᱥᱤ ᱱᱮᱛᱟ ᱥᱟᱱᱛᱷᱟᱞ ᱱᱮᱛᱟ ᱢᱮᱱᱟᱜ ᱠᱚᱣᱟ ᱩᱱᱠᱩ ᱥᱟᱱᱛᱷᱟᱞᱤ ᱨᱟᱡᱽ ᱵᱷᱟᱥᱟ ᱵᱮᱱᱟᱣ ᱯᱨᱚᱛᱤ ᱩᱱᱠᱩᱣᱟᱜ ᱠᱳᱭ ᱨᱩᱪᱤ ᱜᱮ ᱵᱟᱹᱱᱩᱜᱼᱟ ᱡᱷᱟᱲᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱵᱮᱱᱟᱣ ᱞᱟᱹᱜᱤᱫ ᱫᱚ ᱟᱵᱚ ᱵᱷᱟᱨᱚᱛ ᱫᱤᱥᱚᱢ ᱨᱮᱱ ᱥᱟᱱᱛᱷᱟᱞ ᱟᱹᱫᱤᱵᱟᱹᱥᱤ ᱠᱚ ᱡᱩᱢᱤᱫ ᱠᱟᱛᱮ ᱟᱱᱫᱳᱞᱚᱱ ᱦᱩᱭᱩᱜ ᱛᱟᱵᱚᱱᱟ ᱛᱚᱵᱮ ᱩᱛᱟᱹᱨ ᱡᱷᱟᱲᱠᱷᱚᱸᱰ ᱨᱮ ᱥᱟᱱᱛᱟᱲᱤ ᱨᱟᱡᱽ ᱵᱷᱟᱥᱟ ᱵᱮᱱᱟᱣ ᱫᱟᱲᱮᱭᱟᱜᱼᱟ ᱵᱤᱱᱟᱹ ᱟᱱᱫᱳᱞᱚᱱ ᱛᱮᱫᱚ ᱡᱷᱟᱲᱠᱷᱚᱸᱰ ᱨᱮ ᱥᱟᱱᱛᱟᱲᱤ ᱨᱟᱡᱽ ᱵᱷᱟᱥᱟ ᱵᱟᱝ ᱵᱮᱱᱟᱣ ᱫᱟᱲᱮᱭᱟᱜᱼᱟ ᱥᱟᱱᱛᱷᱟᱞᱤ ᱡᱟᱭᱡᱩᱜᱽ ᱡᱤᱣᱟᱹᱫ ᱛᱟᱦᱮᱱ ᱞᱟᱹᱜᱤᱫ ᱫᱚ ᱮᱠ ᱢᱟᱛᱨᱚ ᱡᱷᱟᱨᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱵᱮᱱᱟᱣ ᱛᱮᱜᱮ ᱦᱩᱭᱩᱜᱼᱟ ᱛᱚᱵᱮ ᱜᱮ ᱱᱚᱣᱟ ᱥᱟᱱᱛᱷᱟᱞᱤ ᱵᱷᱟᱥᱟ ᱫᱚ ᱡᱟᱭᱡᱩᱜᱽ ᱡᱤᱣᱟᱹᱫ ᱛᱟᱦᱮᱱᱟ ᱠᱳᱭ ᱵᱷᱤ ᱵᱷᱟᱥᱟ ᱢᱤᱫᱴᱟᱝ ᱥᱴᱮᱴ ᱨᱮ ᱨᱟᱡᱽ ᱯᱟᱹᱨᱥᱤ ᱵᱮᱱᱟᱜᱼᱟ ᱛᱚᱵᱮ ᱜᱮ ᱚᱱᱟ ᱵᱷᱟᱥᱟ ᱫᱚ ᱡᱮᱣᱮᱫ ᱛᱟᱦᱮᱱᱟ ᱥᱟᱱᱛᱷᱟᱞᱤ ᱵᱷᱟᱥᱟ ᱨᱚᱨᱚᱲ ᱦᱚᱲ ᱡᱷᱟᱲᱠᱷᱚᱸᱰ ᱨᱮ ᱟᱭᱢᱟ ᱥᱟᱸᱜᱮ ᱢᱮᱱᱟᱜ ᱵᱚᱱᱟ ᱱᱚᱸᱰᱮ ᱥᱟᱱᱛᱷᱟᱞᱤ ᱨᱟᱡᱽ ᱵᱷᱟᱥᱟ ᱵᱮᱱᱟᱣ ᱟᱹᱰᱤ ᱞᱟᱹᱠᱛᱤ ᱜᱮᱭᱟ ᱚᱱᱟ ᱥᱟᱶ ᱥᱟᱶᱛᱮ ᱥᱟᱱᱛᱷᱟᱞᱤ ᱨᱮᱭᱟᱜ ᱞᱤᱯᱤ ᱚᱞ ᱪᱤᱠᱤ ᱦᱚᱸ ᱡᱷᱟᱨᱠᱷᱚᱸᱰ ᱨᱮ ᱞᱟᱹᱜᱩ ᱫᱚᱨᱠᱟᱨ ᱠᱟᱱᱟ ᱛᱟᱵᱽᱜᱮ ᱥᱟᱱᱛᱷᱟᱞᱤ ᱵᱷᱟᱥᱟ ᱡᱟᱭᱡᱩᱜᱽ ᱡᱤᱭᱟᱹᱲ ᱛᱟᱦᱮᱱᱟ ᱚᱱᱟ ᱤᱭᱟᱹᱛᱮ ᱵᱷᱟᱨᱚᱛ ᱫᱤᱥᱚᱢ ᱨᱮᱱ ᱡᱚᱛᱚ ᱥᱟᱱᱛᱷᱟᱞ ᱵᱚᱭᱦᱟ ᱠᱚ ᱫᱮᱞᱟ ᱵᱚᱱ ᱡᱩᱢᱤᱫᱚᱜᱼᱟ ᱟᱨ ᱡᱷᱟᱨᱠᱷᱚᱸᱰ ᱨᱮ ᱥᱟᱱᱛᱷᱟᱞᱤ ᱨᱟᱡᱽ ᱯᱟᱹᱨᱥᱤ ᱵᱚᱱ ᱵᱮᱱᱟᱣᱟ ᱜᱚᱴᱟ ᱵᱷᱟᱨᱚᱛ ᱫᱤᱥᱚᱢ ᱨᱮᱱ ᱟᱹᱫᱤᱵᱟᱹᱥᱤ ᱥᱟᱱᱛᱷᱟᱞ ᱠᱚ ᱢᱤᱞᱟᱹᱣ ᱠᱟᱛᱮ ᱟᱱᱫᱳᱞᱚᱱ ᱦᱩᱭᱩᱜ ᱛᱟᱵᱚᱱᱟ ᱡᱮᱢᱚᱱ ᱡᱷᱟᱨᱠᱷᱚᱸᱰ ᱥᱚᱨᱠᱟᱨ ᱵᱚᱱ ᱢᱚᱡᱽᱵᱩᱨ ᱩᱛᱟᱹᱨᱮ ᱡᱷᱟᱨᱠᱷᱚᱸᱰ ᱨᱮ ᱥᱟᱱᱛᱷᱟᱞᱤ ᱵᱷᱟᱥᱟ ᱞᱟᱹᱜᱩᱭ ᱞᱟᱹᱜᱤᱫ ᱥᱟᱱᱛᱷᱟᱞᱤ ᱵᱷᱟᱥᱟ ᱨᱚᱨᱚᱲ ᱦᱚᱲ ᱟᱭᱢᱟ ᱥᱟᱸᱜᱮ ᱢᱮᱱᱟᱜ ᱛᱩᱞᱩᱡ ᱡᱷᱟᱨᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱡᱷᱟᱨᱠᱷᱚᱸᱰ ᱥᱚᱨᱠᱟᱨ ᱵᱟᱭ ᱵᱮᱱᱟᱣ ᱮᱫᱟ ᱡᱟᱵᱽ ᱛᱟᱠ ᱟᱵᱚ ᱵᱨᱤᱦᱚᱛ ᱨᱩᱯ ᱨᱮ ᱵᱨᱤᱦᱚᱛ ᱯᱟᱭᱢᱟᱱᱮ ᱨᱮ ᱵᱟᱵᱚᱱ ᱟᱱᱫᱳᱞᱚᱱᱟ ᱛᱟᱵᱽ ᱛᱟᱠ ᱡᱷᱟᱲᱠᱷᱚᱸᱰ ᱥᱚᱨᱠᱟᱨ ᱥᱟᱱᱛᱷᱟᱞᱤ ᱨᱟᱡᱽ ᱵᱷᱟᱥᱟ ᱵᱟᱭ ᱵᱮᱱᱟᱣᱟ ᱚᱱᱟ ᱤᱭᱟᱹᱛᱮ ᱡᱷᱟᱲᱠᱷᱚᱸᱰ ᱨᱮᱱ ᱡᱚᱛᱚ ᱟᱹᱫᱤᱵᱟᱹᱥᱤ ᱥᱟᱱᱛᱟᱞ ᱵᱚᱭᱦᱟ ᱠᱚ ᱟᱹᱫᱤᱵᱟᱹᱥᱤ ᱜᱟᱛᱟᱠ ᱨᱮᱱ ᱦᱚᱲ ᱡᱩᱢᱤᱫ ᱠᱟᱛᱮᱫ ᱟᱨ ᱵᱷᱟᱨᱚᱛ ᱫᱤᱥᱚᱢ ᱨᱮᱱ ᱥᱟᱱᱛᱟᱞ ᱜᱟᱛᱟᱠ ᱟᱹᱫᱤᱵᱟᱹᱥᱤ ᱜᱟᱛᱟᱠ ᱨᱮᱱ ᱦᱚᱲ ᱡᱩᱢᱤᱫ ᱠᱟᱛᱮ ᱫᱮᱞᱟ ᱵᱚᱱ ᱟᱱᱫᱳᱞᱚᱱᱟ ᱡᱷᱟᱲᱠᱷᱚᱸᱰ ᱨᱮ ᱥᱟᱱᱛᱟᱞᱤ ᱨᱟᱡᱽ ᱵᱷᱟᱥᱟ ᱞᱟᱹᱜᱩ ᱚᱪᱚᱭ ᱞᱟᱹᱜᱤᱫ ᱛᱮ ᱡᱟᱵᱽ ᱛᱟᱠ ᱡᱷᱟᱲᱠᱷᱚᱸᱰ ᱨᱮ ᱥᱟᱱᱛᱟᱞᱤ ᱨᱟᱡᱽ ᱵᱷᱟᱥᱟ ᱵᱟᱝ ᱞᱟᱹᱜᱩᱜᱼᱟ ᱛᱟᱵᱽ ᱛᱟᱠ ᱥᱟᱱᱛᱟᱞᱤ ᱵᱷᱟᱥᱟ ᱨᱮᱭᱟᱜ ᱰᱮᱵᱷᱞᱚᱯᱢᱮᱱᱴ ᱫᱚ ᱩᱱᱟᱹᱜ ᱵᱟᱝ ᱦᱩᱭ ᱫᱟᱲᱮᱭᱟᱜᱼᱟ ᱱᱚᱣᱟ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱜᱮ ᱥᱴᱮᱴ ᱢᱮᱱᱟᱜᱼᱟ ᱟᱹᱫᱷᱤᱠᱟᱱᱥ ᱥᱴᱮᱴ ᱫᱚ ᱵᱷᱟᱥᱟ ᱟᱫᱷᱟᱨ ᱛᱮᱜᱮ ᱵᱮᱱᱟᱣ ᱠᱟᱱᱟ ᱟᱨ ᱡᱟᱦᱟᱸ ᱥᱴᱮᱴ ᱨᱮ ᱡᱟᱦᱟᱸᱴᱟᱜ ᱵᱷᱟᱥᱟ ᱢᱮᱱᱟᱜᱼᱟ ᱚᱱᱟ ᱵᱷᱟᱥᱟ ᱨᱮᱭᱟᱜ ᱰᱮᱵᱷᱞᱚᱯ ᱦᱩᱭ ᱠᱟᱱᱟ ᱧᱮᱞ ᱫᱟᱲᱮᱭᱟᱜᱼᱟ ᱵᱚᱱ ᱡᱟᱦᱟᱸ ᱡᱟᱦᱟᱸ ᱥᱴᱮᱴ ᱨᱮ ᱡᱟᱦᱟᱸ ᱵᱷᱟᱥᱟ ᱨᱟᱡᱽ ᱵᱷᱟᱥᱟ ᱢᱮᱱᱟᱜᱼᱟ ᱚᱸᱰᱮᱱᱟᱜ ᱚᱱᱟ ᱵᱷᱟᱥᱟ ᱨᱮᱭᱟᱜ ᱰᱮᱵᱷᱞᱚᱯ ᱟᱹᱰᱤ ᱡᱟᱹᱥᱛᱤ ᱦᱩᱭ ᱟᱠᱟᱱᱟ ᱡᱷᱟᱲᱠᱷᱚᱸᱰ ᱨᱮ ᱥᱟᱱᱛᱷᱟᱞᱤ ᱨᱟᱡᱽ ᱯᱟᱹᱨᱥᱤ ᱵᱮᱱᱟᱣ ᱞᱟᱹᱜᱤᱫ ᱫᱚ ᱟᱵᱚ ᱡᱳᱨᱫᱟᱨ ᱰᱷᱟᱝ ᱛᱮ ᱟᱱᱫᱳᱞᱚᱱ ᱦᱩᱭᱩᱜ ᱛᱟᱵᱚᱱᱟ ᱛᱟᱵᱚ ᱜᱮ ᱡᱷᱟᱲᱠᱷᱚᱸᱰ ᱨᱮ ᱥᱟᱱᱛᱷᱟᱞᱤ ᱵᱷᱟᱥᱟ ᱨᱟᱡᱽ ᱵᱷᱟᱥᱟ ᱵᱮᱱᱟᱣ ᱫᱟᱲᱮᱭᱟᱜᱼᱟ ᱟᱨ ᱵᱟᱝᱠᱷᱟᱱ ᱫᱚ ᱡᱷᱟᱲᱠᱷᱚᱸᱰ ᱥᱚᱨᱠᱟᱨ ᱱᱚᱰᱮ ᱥᱟᱱᱛᱷᱟᱞᱤ ᱨᱟᱡᱽ ᱵᱷᱟᱥᱟ ᱵᱟᱭ ᱞᱟᱹᱜᱩᱭᱟ ᱵᱷᱟᱨᱚᱛ ᱫᱤᱥᱚᱢ ᱨᱮ ᱡᱟᱦᱟᱸ ᱛᱤᱱᱟᱹᱜ ᱜᱮ ᱥᱴᱮᱴ ᱢᱮᱱᱟᱜᱼᱟ ᱚᱸᱰᱮᱱᱟᱜ ᱥᱴᱮᱴ ᱨᱮᱭᱟᱜ ᱵᱷᱟᱥᱟ ᱟᱫᱷᱟᱨ ᱛᱮ ᱚᱸᱰᱮᱱ ᱠᱚ ᱯᱟᱵᱽᱞᱤᱠ ᱚᱸᱰᱮᱱ ᱠᱚ ᱜᱤᱫᱽᱨᱟᱹ ᱠᱚ ᱚᱞᱚᱜ ᱯᱟᱲᱦᱟᱜ ᱠᱚ ᱪᱮᱫ ᱮᱫᱟ ᱚᱱᱠᱟ ᱜᱮ ᱡᱷᱟᱲᱠᱷᱚᱸᱰ ᱨᱮᱦᱚᱸ ᱡᱩᱫᱤ ᱥᱟᱱᱛᱷᱟᱞᱤ ᱨᱟᱡᱽ ᱵᱷᱟᱥᱟ ᱦᱩᱭ ᱞᱮᱱᱠᱷᱟᱱ ᱱᱚᱸᱰᱮ ᱡᱚᱛᱚ ᱡᱟᱹᱛ ᱥᱟᱱᱛᱷᱟᱞᱤ ᱵᱷᱟᱥᱟ ᱠᱚ ᱪᱮᱫᱟ ᱚᱱᱟ ᱞᱮᱠᱟᱛᱮ ᱡᱷᱟᱲᱠᱷᱚᱸᱰ ᱨᱮ ᱥᱟᱱᱛᱷᱟᱞᱤ ᱵᱷᱟᱥᱟ ᱟᱹᱰᱤ ᱩᱥᱟᱹᱨᱟ ᱞᱟᱦᱟᱜᱼᱟ ᱟᱨ ᱡᱟᱦᱟᱸ ᱡᱟᱦᱟᱸ ᱥᱴᱮᱴ ᱨᱮᱜᱮ ᱟᱵᱚ ᱥᱟᱱᱛᱟᱞ ᱵᱚᱭᱦᱟ ᱢᱮᱱᱟᱜ ᱵᱚᱱ ᱚᱸᱰᱮ ᱦᱚᱸ ᱥᱟᱱᱛᱷᱟᱞᱤ ᱵᱷᱟᱥᱟ ᱰᱮᱵᱞᱚᱯᱚᱜᱼᱟ ᱟᱜᱟᱨ ᱡᱷᱟᱲᱠᱷᱚᱸᱰ ᱨᱮ ᱥᱟᱱᱛᱷᱟᱞᱤ ᱵᱷᱟᱥᱟ ᱨᱟᱡᱽ ᱵᱷᱟᱥᱟ ᱵᱮᱱᱟᱣᱮᱱᱟ ᱢᱮᱱᱠᱷᱟᱱ ᱡᱟᱵᱽᱠᱤ ᱥᱟᱱᱛᱷᱟᱞᱤ ᱫᱚ ᱡᱚᱛᱚ ᱠᱨᱮᱴᱮᱨᱤᱭᱟ ᱯᱩᱨᱟᱹᱣᱮᱫ ᱛᱩᱞᱩᱡ ᱦᱚᱸ ᱡᱷᱟᱲᱠᱷᱚᱸᱰ ᱥᱚᱨᱠᱟᱨ ᱥᱟᱱᱛᱷᱟᱞᱤ ᱨᱟᱡᱽ ᱵᱷᱟᱥᱟ ᱵᱟᱭ ᱜᱷᱳᱥᱤᱛ ᱮᱫᱟ ᱱᱚᱣᱟ ᱫᱚ ᱟᱹᱰᱤ ᱪᱤᱱᱛᱟᱹ ᱨᱮᱭᱟᱜ ᱵᱤᱥᱚᱭ ᱠᱟᱱᱟ ᱱᱚᱣᱟ ᱨᱮ ᱟᱵᱚᱣᱟᱜ ᱦᱚᱸ ᱠᱚᱢᱡᱩᱨᱤ ᱢᱮᱱᱟᱜᱼᱟ ᱱᱤᱛ ᱦᱟᱹᱵᱤᱡ ᱛᱮ ᱡᱷᱟᱲᱠᱷᱚᱸᱰ ᱨᱮ ᱥᱟᱱᱛᱷᱟᱞᱤ ᱨᱟᱡᱽ ᱵᱷᱟᱥᱟ ᱵᱮᱱᱟᱣ ᱞᱟᱹᱜᱤᱫ ᱚᱱᱠᱟ ᱡᱳᱨᱫᱟᱨ ᱰᱷᱟᱝ ᱛᱮ ᱵᱟᱵᱚᱱ ᱟᱱᱫᱳᱞᱚᱱ ᱟᱠᱟᱫᱼᱟ ᱚᱱᱟ ᱤᱭᱟᱹᱛᱮ ᱫᱮᱞᱟ ᱵᱚᱱ ᱡᱩᱢᱤᱫᱚᱜᱼᱟ ᱵᱷᱟᱨᱚᱛ ᱫᱤᱥᱚᱢ ᱨᱮᱱ ᱥᱟᱱᱛᱷᱟᱞ ᱵᱚᱭᱦᱟ ᱠᱚ ᱟᱹᱫᱤᱵᱟᱹᱥᱤ ᱵᱚᱭᱦᱟ ᱠᱚ ᱡᱷᱟᱲᱠᱷᱚᱸᱰ ᱯᱚᱱᱚᱛ ᱨᱮᱱ ᱥᱟᱱᱛᱷᱟᱞ ᱵᱚᱭᱦᱟ ᱠᱚ ᱟᱹᱫᱤᱵᱟᱹᱥᱤ ᱵᱚᱭᱦᱟ ᱠᱚ ᱡᱷᱟᱲᱠᱷᱚᱸᱰ ᱨᱮ ᱥᱟᱱᱛᱷᱟᱞᱤ ᱨᱟᱡᱽ ᱯᱟᱹᱨᱥᱤ ᱵᱮᱱᱟᱣ ᱞᱟᱹᱜᱤᱫ ᱫᱮᱞᱟ ᱵᱚᱱ ᱟᱱᱫᱳᱞᱚᱱᱟ ᱢᱟ ᱛᱚᱵᱮ ᱤᱱᱟᱹᱜ ᱢᱮᱱ ᱠᱟᱛᱮ ᱜᱤᱧ ᱢᱩᱪᱟᱹᱫ ᱠᱮᱫᱟ ᱡᱚᱛᱚ ᱠᱚ ᱡᱚᱦᱟᱨ